ᱜᱟᱛᱮᱠᱚ ᱤᱧᱟᱹᱜ ᱥᱤᱵᱤᱞ ᱥᱚᱲᱚᱢ ᱤᱭᱩᱴᱤᱭᱩᱵᱽ ᱪᱮᱱᱮᱞ ᱨᱮ ᱟᱨᱦᱚᱸ ᱧᱤᱛ ᱤᱧ ᱟᱛᱟᱝ ᱫᱟᱨᱟᱢ ᱟᱯᱮ ᱠᱟᱱᱟ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱟᱨ ᱛᱤᱦᱤᱧ ᱫᱚ ᱛᱤᱦᱤᱧ ᱫᱚ ᱤᱧᱨᱮᱱ ᱦᱟᱥᱵᱮᱱᱰᱟᱜ ᱛᱤᱦᱤᱧ ᱫᱚ ᱨᱮᱥᱴ ᱠᱟᱱ ᱛᱟᱭᱟ ᱟᱫᱚ ᱛᱤᱦᱤᱧ ᱫᱚ ᱫᱟᱬᱟ ᱵᱟᱲᱟᱭ ᱤᱫᱤᱭᱮᱫᱤᱧ ᱠᱟᱱᱟ ᱢᱮᱱᱫᱟᱭ ᱫᱮᱞᱟ ᱞᱟᱝ ᱪᱟᱞᱟᱜᱼᱟ ᱡᱟᱦᱟᱸ ᱥᱮᱫ ᱫᱟᱬᱟ ᱵᱟᱲᱟᱭ ᱟᱫᱚ ᱚᱱᱛᱮ ᱜᱮᱞᱤᱧ ᱪᱟᱞᱟᱜ ᱠᱟᱱᱟ ᱟᱫᱚ ᱵᱟᱹᱧ ᱵᱩᱡᱽ ᱠᱟᱫᱟ ᱚᱠᱟ ᱥᱮᱫ ᱤᱫᱤᱭᱮᱫᱤᱧ ᱠᱟᱱᱟ ᱦᱟᱸᱜ ᱟᱫᱚᱞᱤᱧ ᱪᱟᱞᱟᱜ ᱠᱟᱱᱟ ᱟᱡᱮ ᱛᱷᱚᱲᱟ ᱜᱟᱱ ᱛᱚ ᱢᱮᱱ ᱢᱮ ᱪᱟᱞᱟᱜ ᱠᱟᱱᱟᱞᱤᱧ ᱦᱮᱸ ᱪᱟᱞᱟᱜ ᱠᱟᱱᱟ ᱞᱟᱝ ᱦᱮᱸ ᱦᱮᱸ ᱴᱷᱤᱠ ᱜᱮᱭᱟ ᱛᱚᱵᱮ ᱦᱮᱸ ᱢᱟ ᱛᱚᱵᱮ ᱢᱚᱰᱟ ᱞᱮ ᱦᱩᱭ ᱞᱮᱱ ᱜᱮ ᱟᱫᱚ ᱱᱟᱦᱟᱜ ᱚᱱᱛᱮᱱᱟᱜ ᱥᱤᱱ ᱦᱟᱸᱜ ᱞᱤᱧ ᱩᱫᱩᱜ ᱟᱯᱮ ᱠᱟᱱᱟ ᱟᱹᱞᱤᱧᱟᱜ ᱵᱷᱤᱰᱤᱭᱳ ᱨᱮᱜᱮ ᱛᱟᱦᱮᱱ ᱛᱟᱵᱚᱱ ᱯᱮ ᱟᱱᱮ ᱛᱟᱞᱟ ᱫᱟᱹᱭ ᱫᱚ ᱠᱚᱭᱚᱜ ᱜᱚᱫ ᱠᱟᱹᱞᱤᱧ ᱠᱟᱱᱟ ᱛᱟᱞᱟ ᱫᱟᱹᱭ ᱦᱟᱭ ᱢᱮ ᱢᱤᱫ ᱫᱷᱟᱣ ᱱᱚᱛᱮ ᱟᱨ ᱵᱟᱭᱤᱠ ᱛᱮᱞᱤᱧ ᱪᱟᱞᱟᱜ ᱠᱟᱱᱟ ᱱᱤᱛᱚᱜ ᱫᱚ

ᱚᱱᱟ ᱡᱟᱭᱜᱟ ᱛᱮᱞᱤᱧ ᱦᱮᱡ ᱥᱮᱴᱮᱨ ᱠᱟᱱᱟ ᱱᱚᱜᱼᱚ ᱱᱚᱣᱟ ᱰᱮᱢ ᱧᱮᱞ ᱜᱮᱞᱤᱧ ᱦᱮᱡ ᱠᱟᱱᱟ ᱟᱫᱚ ᱪᱮᱫ ᱰᱮᱢ ᱠᱟᱱᱟ ᱱᱩᱭ ᱜᱮ ᱵᱟᱰᱟᱭᱟ ᱚᱱᱟ ᱰᱮᱢ ᱨᱮᱭᱟᱜ ᱧᱩᱛᱩᱢ ᱫᱚ ᱜᱟᱨᱜᱤ ᱰᱮᱢ ᱱᱚᱜᱼᱚᱭ ᱧᱮᱞ ᱫᱟᱲᱮᱭᱟᱜ ᱯᱮ ᱩᱱᱟᱹᱜ ᱫᱚ ᱱᱮᱥ ᱫᱚ ᱵᱟᱭ ᱫᱟᱜ ᱟᱠᱟᱫ ᱛᱮ ᱩᱱᱟᱹᱜ ᱫᱚ ᱫᱟᱜ ᱵᱟᱝ ᱯᱮᱨᱮᱡ ᱠᱟᱱᱟ ᱱᱚᱜᱼᱚᱭ ᱯᱮ ᱧᱮᱞ ᱫᱟᱲᱮᱭᱟᱜᱼᱟ ᱜᱚᱴᱟ ᱦᱟᱱᱮ ᱧᱮᱞᱚᱜ ᱠᱟᱱ ᱜᱮᱭᱟ ᱛᱟᱞᱟ ᱛᱟᱞᱟ ᱛᱮᱦᱚᱸ ᱵᱚᱞᱮ ᱜᱷᱩᱴᱩ ᱜᱮ ᱧᱮᱞᱚᱜ ᱠᱟᱱᱟ ᱵᱟᱝ ᱧᱮᱞ ᱵᱚᱞᱮ ᱵᱟᱝ ᱯᱮᱨᱮᱡ ᱠᱟᱱᱟ ᱫᱟᱜ ᱩᱱᱟᱹᱜ ᱩᱱᱟᱹᱜ ᱠᱟᱡᱟᱠ ᱟᱨ ᱱᱮᱜᱼᱮ ᱱᱤᱛᱚᱜ ᱜᱮᱞᱤᱧ ᱥᱮᱴᱮᱨ ᱠᱟᱱᱟ ᱟᱨ ᱵᱷᱤᱲ ᱦᱚᱸ ᱵᱟᱹᱱᱩᱜᱼᱟ ᱦᱚᱲ ᱦᱚᱸ ᱠᱚ ᱦᱚᱸ ᱵᱟᱹᱱᱩᱜ ᱠᱚᱣᱟ ᱪᱤᱞᱤ ᱦᱚᱲ ᱜᱮ ᱵᱟᱹᱱᱩᱜ ᱠᱚᱣᱟ ᱱᱚᱜᱼᱚᱭ ᱧᱮᱞ ᱫᱟᱲᱮᱭᱟᱜ ᱯᱮ ᱟᱫᱚ ᱵᱟᱹᱞᱤᱧ ᱦᱮᱡ ᱵᱟᱲᱟᱣ ᱠᱟᱱ ᱛᱟᱦᱮᱱᱟ ᱱᱚᱣᱟ ᱠᱚᱨᱮ ᱟᱫᱚᱭ ᱢᱮᱱᱫᱟ ᱫᱮᱞᱟ ᱪᱟᱞᱟᱜ ᱧᱮᱞ ᱟᱹᱜᱩ ᱠᱟᱜ ᱜᱮ ᱚᱱᱟ ᱠᱚᱨᱮ ᱟᱫᱚ ᱚᱱᱟ ᱛᱮᱞᱤᱧ ᱦᱮᱡ ᱠᱟᱱᱟ ᱱᱚᱛᱮ ᱜᱮ ᱵᱚᱞᱮ ᱫᱟᱬᱟ ᱵᱟᱲᱟᱭ ᱟᱫᱚ ᱫᱟᱜ ᱵᱟᱹᱱᱩᱜᱼᱟ ᱱᱮᱥ ᱫᱚ ᱚᱱᱟ ᱤᱭᱟᱹᱛᱮ ᱮᱠᱟᱞ ᱛᱮᱜᱮ ᱥᱟᱹᱨᱤᱜᱮ ᱫᱟᱜ ᱫᱚ ᱵᱟᱝ ᱯᱮᱨᱮᱡ ᱠᱟᱱᱟ ᱟᱨ ᱵᱟᱠᱷᱟᱡ ᱫᱚ ᱫᱟᱜ

ᱧᱮᱞ ᱫᱟᱲᱮᱭᱟᱜ ᱠᱩ ᱠᱚᱯᱮ ᱩᱱᱠᱩ ᱦᱟᱹᱠᱩ ᱠᱚ ᱯᱟᱭᱨᱟ ᱵᱟᱲᱟᱭ ᱠᱟᱱᱟ ᱮᱠᱫᱚᱢ ᱩᱱᱠᱩ ᱟᱹᱰᱤ ᱪᱚᱴ ᱠᱷᱚᱱ ᱵᱷᱤᱰᱤᱭᱳᱭᱮᱫᱟ ᱞᱟᱛᱟᱨ ᱫᱚ ᱟᱹᱰᱤ ᱠᱟᱹᱴᱤᱡ ᱠᱟᱹᱴᱤᱡ ᱠᱚ ᱧᱮᱞᱚᱜ ᱠᱟᱱᱟ ᱧᱮᱞᱚᱜ ᱠᱟᱱᱟ ᱠᱚ ᱥᱮ ᱵᱟᱝ ᱟᱨ ᱵᱚᱛᱚᱨ ᱜᱮᱧ ᱟᱹᱭᱠᱟᱹᱣᱫᱟ ᱢᱳᱵᱟᱭᱤᱞ ᱯᱟᱥᱠᱟᱜ ᱞᱮᱠᱟᱧ ᱟᱹᱭᱠᱟᱹᱣᱫᱟ ᱜᱟᱛᱮ ᱠᱚ ᱱᱤᱛᱚᱜ ᱱᱚᱣᱟ ᱰᱮᱢ ᱧᱮᱞ ᱠᱟᱛᱮ ᱞᱤᱧ ᱨᱩᱣᱟᱹᱲᱚᱜ ᱠᱟᱱᱟ ᱦᱚᱨ ᱨᱮ ᱢᱮᱱᱟᱜ ᱞᱤᱧᱟ ᱱᱚᱜᱼᱚᱭ ᱟᱹᱰᱤ ᱜᱷᱟᱹᱲᱤᱡ ᱫᱚ ᱵᱟᱹᱞᱤᱧ ᱛᱟᱦᱮᱸ ᱞᱮᱱᱟ ᱥᱤᱛᱩᱝ ᱦᱚᱸ ᱥᱤᱛᱩᱝ ᱠᱟᱱ ᱛᱟᱦᱮᱸᱜᱼᱟ ᱟᱨ ᱠᱷᱟᱹᱞᱤ ᱜᱮ ᱵᱩᱡᱷᱟᱹᱜ ᱠᱟᱱᱟ ᱟᱹᱰᱤ ᱡᱟᱹᱥᱛᱤ ᱢᱚᱛᱞᱚᱵ ᱡᱟᱹᱥᱛᱤ ᱫᱚ ᱪᱮᱫ ᱦᱚᱲ ᱜᱮ ᱵᱟᱹᱱᱩᱜ ᱠᱚᱣᱟ ᱛᱚ ᱧᱮᱞ ᱵᱟᱲᱟ ᱠᱮᱫᱟᱞᱮ ᱟᱨᱞᱤᱧ ᱨᱩᱣᱟᱹᱲᱚᱜ ᱠᱟᱱᱟ ᱱᱤᱛᱚᱜ ᱟᱨ ᱯᱟᱥᱮᱡ ᱵᱟᱭᱤᱠ ᱵᱟᱠᱚ ᱪᱟᱞᱟᱣ ᱦᱚᱪᱚᱣᱟᱜ ᱠᱟᱱᱟ ᱪᱮᱫᱟᱜ ᱮᱱᱛᱮᱫ ᱡᱚᱛᱚ ᱦᱚᱲ ᱠᱚ ᱨᱩᱣᱟᱹᱲᱮᱫ ᱠᱟᱱᱟ ᱟᱨ ᱟᱹᱞᱤᱧ ᱦᱚᱸᱞᱤᱧ ᱨᱩᱣᱟᱹᱲᱮᱱᱟ ᱱᱤᱛ ᱦᱚᱸ ᱯᱟᱥᱮᱡ ᱚᱸᱰᱮᱱᱟᱜ ᱵᱳᱨᱰ ᱵᱟᱝ ᱠᱞᱤᱭᱟᱨ ᱠᱟᱱᱟ

ᱥᱮᱴᱮᱨᱱᱟ ᱟᱨ ᱚᱠᱟᱴᱟᱜ ᱢᱮᱱ ᱛᱮᱞᱤᱧ ᱪᱟᱞᱟᱣ ᱞᱮᱱ ᱢᱚᱛᱞᱚᱵ ᱢᱚᱡᱽ ᱛᱮᱞᱤᱧ ᱧᱮᱞᱟ ᱞᱮᱠᱤᱱ ᱵᱟᱝ ᱦᱩᱭ ᱫᱟᱲᱮᱭᱟᱫᱟ ᱱᱩᱭ ᱦᱚᱸ ᱵᱟᱭ ᱵᱟᱰᱟᱭ ᱠᱟᱱ ᱛᱟᱦᱮᱱᱟ ᱚᱱᱟ ᱡᱤᱱᱤᱥ ᱵᱚᱞᱮ ᱚᱸᱰᱮ ᱫᱚ ᱩᱱᱟᱹᱜ ᱫᱚ ᱢᱚᱡᱽ ᱫᱚ ᱵᱟᱹᱱᱩᱜᱼᱟ ᱮᱠᱮᱱ ᱰᱮᱢ ᱜᱮ ᱢᱮᱱᱟᱜᱼᱟ ᱯᱟᱨᱠ ᱠᱚᱦᱚᱸ ᱵᱟᱹᱱᱩᱜᱼᱟ ᱞᱟᱦᱟ ᱫᱚ ᱟᱹᱞᱤᱧ ᱫᱚᱞᱤᱧ ᱦᱩᱫᱤᱥᱮᱫ ᱠᱟᱱ ᱛᱟᱦᱮᱱᱟ ᱯᱟᱨᱠ ᱠᱚ ᱢᱮᱱᱟᱜᱼᱟ ᱫᱟᱬᱟ ᱵᱟᱲᱟ ᱨᱮ ᱛᱷᱚᱲᱟ ᱜᱟᱱ ᱢᱚᱡᱽ ᱟᱹᱭᱠᱟᱹᱜᱼᱟ ᱢᱚᱡᱟ ᱵᱩᱡᱷᱟᱹᱜᱼᱟ ᱞᱮᱠᱤᱱ ᱮᱭᱥᱟ ᱠᱩᱪ ᱵᱷᱤ ᱱᱮᱦᱤ ᱛᱷᱟ ᱟᱫᱚ ᱟᱹᱰᱤ ᱵᱳᱨᱤᱝ ᱜᱮ ᱟᱹᱭᱠᱟᱹᱣ ᱮᱱᱟ ᱠᱳᱱᱳ ᱢᱚᱡᱟ ᱵᱟᱝ ᱟᱹᱭᱠᱟᱹᱣ ᱮᱱᱟ ᱟᱫᱚ ᱦᱮᱡ ᱦᱩᱭᱱᱟ ᱜᱟᱛᱮ ᱠᱚ ᱱᱤᱛᱚᱝ ᱫᱚ ᱚᱲᱟᱜ ᱛᱮ ᱟᱫᱚ ᱢᱟ ᱛᱚᱵᱮ ᱟᱹᱞᱤᱧᱟᱜ ᱱᱚᱣᱟ ᱥᱤᱵᱤᱞ ᱥᱚᱲᱚᱢ ᱤᱭᱩᱴᱤᱭᱩᱵᱽ ᱪᱮᱱᱮᱞ ᱨᱮ ᱱᱚᱣᱟ ᱧᱮᱞ ᱛᱟᱵᱚᱱ ᱯᱮ ᱟᱨ ᱠᱚᱢᱮᱱᱴ ᱯᱮ ᱞᱟᱭᱤᱠ ᱯᱮ ᱟᱨ ᱥᱮᱭᱟᱨ ᱯᱮ ᱟᱨ ᱡᱟᱦᱟᱸᱭ ᱯᱮ ᱱᱟᱣᱟ ᱜᱮ ᱠᱷᱟᱡ ᱟᱹᱞᱤᱧᱟᱜ ᱪᱮᱱᱮᱞ ᱨᱮ ᱛᱚᱵᱮ ᱥᱟᱵᱥᱠᱨᱟᱭᱤᱵᱽ ᱯᱮ ᱪᱮᱱᱮᱞ ᱟᱨ ᱵᱮᱞ ᱵᱟᱴᱚᱱ ᱫᱟᱵᱟᱣ ᱟᱞᱯᱮ ᱦᱤᱲᱤᱧᱟ ᱢᱟ ᱛᱚᱵᱮ ᱡᱚᱛᱚ ᱠᱚ ᱡᱚᱦᱟᱨ